ᱤᱧ ᱱᱚᱰᱮᱱᱤᱡ ᱦᱚᱲ ᱱᱚᱰᱮᱱᱤᱡ ᱦᱚᱲ ᱠᱟᱛᱮ ᱟᱵᱚ ᱯᱚᱱᱟᱥᱤ ᱨᱮᱱ ᱦᱚᱲ ᱠᱟᱛᱮ ᱛᱮᱦᱮᱧ ᱟᱵᱚ ᱟᱵᱚ ᱞᱟᱹᱜᱤᱫ ᱪᱮᱫ ᱞᱮᱠᱟ ᱵᱚ ᱠᱟᱹᱢᱤᱭᱟ ᱚᱱᱟ ᱵᱟᱠᱷᱨᱟ ᱢᱚᱱ ᱨᱮ ᱢᱤᱫᱴᱤᱡ ᱦᱮᱡ ᱮᱱᱟ ᱡᱚᱛᱚ ᱦᱚᱲᱟᱜ ᱢᱚᱱ ᱨᱮ ᱢᱤᱫᱴᱟᱝ ᱯᱚᱱᱟᱥᱤ ᱨᱮ ᱚᱱᱠᱟ ᱢᱤᱫᱴᱟᱝ ᱟᱵᱚ ᱯᱚᱧᱪᱟᱭᱮᱛ ᱠᱷᱚᱱ ᱢᱤᱫᱴᱤᱡ ᱯᱚᱱᱟᱥᱤ ᱟᱹᱛᱩ ᱢᱮᱱᱟᱜᱼᱟ ᱯᱚᱱᱟᱥᱤ ᱟᱹᱛᱩ ᱨᱮ ᱪᱮᱫ ᱞᱮᱠᱟ ᱥᱤᱠᱠᱷᱟ ᱢᱤᱫᱴᱟᱝ ᱡᱤᱱᱤᱥ ᱚᱱᱟ ᱪᱮᱫ ᱞᱮᱠᱟ ᱨᱮ ᱵᱟᱲᱟᱭᱟ ᱚᱱᱟ ᱪᱮᱫ ᱞᱮᱠᱟ ᱨᱮ ᱟᱵᱚ ᱦᱟᱛᱟᱣᱟ ᱥᱤᱠᱠᱷᱟ ᱟᱨ ᱥᱤᱠᱤᱛ ᱞᱮᱱᱠᱷᱟᱱ ᱪᱮᱫ ᱠᱟᱹᱢᱤ ᱨᱮ ᱦᱤᱡᱩᱜᱼᱟ ᱚᱱᱟ ᱠᱚ ᱵᱟᱫ ᱵᱟᱲᱟᱭ ᱜᱮ ᱢᱟᱨᱟᱝ ᱡᱤᱱᱤᱥ ᱡᱚᱛᱚ ᱦᱚᱲ ᱵᱚ ᱵᱟᱲᱟᱭ ᱜᱮᱭᱟ ᱥᱤᱠᱠᱷᱟ ᱢᱮᱱᱛᱮ ᱥᱤᱠᱤᱛ ᱞᱮᱱᱠᱷᱟᱱ ᱡᱚᱛᱚᱣᱟᱜ ᱵᱚ ᱪᱮᱠᱟ ᱫᱟᱲᱮᱭᱟᱜᱼᱟ ᱠᱤᱱᱛᱩ ᱤᱠᱷᱟᱹᱱ ᱟᱨ ᱢᱤᱫ ᱦᱚᱲ ᱴᱷᱮᱱ ᱠᱷᱚᱱ ᱯᱨᱮᱨᱚᱱᱟ ᱵᱟᱵᱚ ᱧᱟᱢ ᱵᱷᱳᱨ ᱵᱟᱠᱚ ᱵᱟᱵᱚ ᱢᱟᱱᱮ ᱵᱟᱵᱚ ᱟᱸᱡᱚᱢ ᱵᱷᱩᱨ ᱚᱱᱟ ᱡᱤᱱᱤᱥ ᱠᱟᱹᱢᱤ ᱨᱮ ᱵᱟᱵᱚ ᱞᱟᱜᱟᱣ ᱫᱟᱲᱮᱭᱟᱜ ᱤᱫᱤ ᱠᱟᱛᱮ ᱛᱮᱦᱮᱧ ᱟᱞᱮ ᱠᱚ ᱡᱚᱛᱚ ᱦᱚᱲ ᱜᱮ ᱩᱭᱦᱟᱹᱨ ᱥᱟᱢᱴᱟᱣ ᱠᱟᱛᱮ ᱞᱮ ᱢᱮᱱ ᱠᱮᱜᱼᱟ ᱵᱟᱝᱟ ᱟᱵᱚ ᱥᱤᱠᱠᱷᱟ ᱥᱚᱪᱮᱛᱚᱱ ᱠᱟᱨᱡᱚᱠᱨᱚᱢ ᱦᱟᱛᱚ ᱠᱚᱵᱚ ᱤᱫᱤᱭᱟ ᱟᱨ ᱚᱱᱟ ᱢᱟᱫᱽᱫᱷᱚᱢ ᱛᱮ ᱟᱵᱚ ᱴᱚᱞᱟ ᱴᱚᱞᱟ ᱥᱮᱱ ᱠᱟᱛᱮ ᱟᱵᱚ ᱱᱩᱠᱩ ᱟᱵᱚᱨᱮᱱ ᱦᱚᱲ ᱠᱚ ᱢᱟᱹᱭ ᱠᱚ ᱵᱟᱹᱵᱩ ᱠᱚ ᱫᱟᱹᱭ ᱠᱚ ᱵᱟᱹᱦᱩ ᱠᱚ ᱡᱚᱛᱚ ᱦᱚᱲ ᱵᱚ ᱵᱩᱡᱷᱟᱹᱣ ᱵᱤᱲᱟᱹᱣ ᱠᱚᱣᱟ ᱯᱟᱥᱮ ᱠᱚ ᱵᱩᱡᱷᱟᱹᱜᱼᱟ ᱮᱱᱠᱷᱟᱱ ᱥᱤᱠᱠᱷᱟ ᱨᱮᱭᱟᱜ ᱢᱟᱱᱚ ᱟᱵᱚ ᱯᱚᱱᱟᱥᱤ ᱟᱹᱛᱩ ᱛᱮᱦᱮᱧ ᱱᱩᱱᱟᱹᱜ ᱞᱟᱛᱟᱨ ᱨᱮ ᱢᱮᱱᱟᱜᱼᱟ ᱟᱨ ᱢᱤᱫ ᱫᱤᱱ ᱛᱤᱱᱟᱹᱜ ᱪᱮᱛᱟᱱ ᱥᱮᱱᱚᱜᱼᱟ ᱚᱱᱟ ᱫᱚ ᱠᱩᱠᱢᱩ ᱛᱮᱦᱮᱧ ᱠᱷᱚᱱ ᱵᱚᱱ ᱧᱮᱞᱟ ᱚᱱᱟ ᱠᱚ ᱤᱫᱤ ᱠᱟᱛᱮ ᱜᱮ ᱛᱮᱦᱮᱧᱟᱜ ᱥᱤᱠᱠᱷᱟ ᱥᱚᱪᱮᱛᱚᱱᱚᱛᱟ ᱠᱟᱨᱡᱚᱠᱨᱚᱢ ᱦᱚᱸ ᱨᱟᱢᱚᱴᱚᱞᱟ ᱨᱮ ᱛᱮᱦᱮᱧ ᱫᱚ ᱪᱟᱹᱞᱩ ᱟᱠᱟᱱᱟ ᱥᱟᱱᱟᱢ ᱠᱚᱜᱮ ᱟᱨᱦᱚᱸ ᱡᱟᱦᱳ ᱥᱤᱠᱠᱷᱟ ᱢᱤᱫᱴᱟᱝ ᱚᱱᱠᱟᱱ ᱡᱤᱱᱤᱥ ᱥᱤᱠᱠᱷᱟ ᱤᱫᱤ ᱠᱟᱛᱮ ᱡᱚᱛᱚ ᱦᱚᱲᱮ ᱠᱚᱨᱟᱣ ᱫᱟᱲᱮᱭᱟᱜᱼᱟ ᱥᱤᱠᱠᱷᱟ ᱫᱚ ᱢᱤᱫᱴᱟᱝ ᱞᱟᱥᱮᱨ ᱴᱟᱸᱜᱟ ᱠᱟᱱᱟ ᱞᱟᱥᱮᱨ ᱠᱟᱹᱯᱤ ᱠᱟᱱᱟ ᱞᱟᱥᱮᱨ ᱵᱷᱤᱱᱛᱤ ᱠᱟᱱᱟ ᱞᱟᱥᱮᱨ ᱪᱷᱩᱨᱤ ᱠᱟᱱᱟ ᱠᱟᱛᱮ ᱟᱵᱚ ᱢᱤᱫ ᱦᱚᱲ ᱛᱟᱞᱟ ᱨᱮ ᱡᱩᱫᱤ ᱢᱮᱱ ᱜᱚᱫ ᱠᱮᱜᱼᱟᱭ ᱩᱱᱤ ᱫᱚ ᱟᱹᱰᱤ ᱞᱟᱥᱮᱨ ᱟᱨ ᱦᱟᱨᱛᱟ ᱢᱟᱱᱮ ᱦᱟᱛᱟᱝ ᱦᱚᱲ ᱠᱟᱱᱟᱭ ᱪᱮᱫ ᱠᱷᱟᱹᱛᱤᱨ ᱵᱚ ᱢᱮᱛᱟᱭᱟ ᱟᱡᱟᱜ ᱢᱚᱪᱟ ᱠᱷᱚᱱ ᱚᱱᱠᱟ ᱨᱚᱲ ᱚᱰᱚᱠᱚᱜᱼᱟ ᱟᱡᱟᱜ ᱠᱟᱹᱢᱤ ᱨᱮ ᱚᱱᱠᱟ ᱢᱟᱱᱮ ᱥᱚᱲᱚᱠ ᱛᱟᱦᱮᱱᱟ ᱥᱚᱡᱷᱮ ᱛᱟᱦᱮᱱᱟ ᱡᱟᱦᱟᱸ ᱯᱷᱚᱞ ᱨᱮ ᱩᱱᱤ ᱱᱩᱭ ᱫᱚ ᱵᱟᱲᱟᱭᱟ ᱢᱮᱱᱛᱮ ᱵᱟᱲᱟᱭᱟ ᱟᱵᱚ ᱡᱩᱫᱤ ᱥᱤᱠᱠᱷᱟ ᱵᱚ ᱦᱟᱛᱟᱣ ᱞᱮᱠᱷᱟᱱ ᱥᱤᱠᱤᱛᱚᱜᱼᱟ ᱵᱚ ᱚᱱᱟ ᱥᱤᱠᱤᱛ ᱠᱟᱛᱮ ᱟᱵᱚ ᱡᱟᱦᱟᱸ ᱵᱚ ᱠᱟᱹᱢᱤᱭᱟ ᱚᱱᱟ ᱤᱫᱤ ᱜᱮ ᱟᱵᱚᱣᱟᱜ ᱠᱟᱹᱢᱤ ᱨᱮ ᱦᱚᱲ ᱠᱚ ᱠᱩᱥᱤᱭᱟᱜᱼᱟ ᱦᱚᱲ ᱠᱚ ᱨᱟᱹᱥᱠᱟᱹᱜᱼᱟ ᱚᱱᱟ ᱜᱮ ᱵᱚ ᱥᱤᱠᱠᱷᱟ ᱫᱚ ᱟᱵᱚ ᱵᱚ ᱧᱟᱢ ᱠᱟᱜ ᱠᱷᱟᱱ ᱚᱱᱟ ᱡᱤᱱᱤᱥ ᱦᱩᱭᱩᱜᱼᱟ ᱟᱵᱚ ᱥᱤᱠᱠᱷᱟ ᱫᱚᱵᱚ ᱦᱟᱛᱟᱣᱟ ᱢᱮᱱ ᱞᱮᱠᱷᱟᱱ ᱫᱚ ᱯᱩᱱᱭᱟᱹ ᱟᱠᱟᱨ ᱛᱮ ᱟᱵᱚᱣᱟᱜ ᱦᱚᱲᱢᱚ ᱨᱮ ᱠᱟᱹᱢᱤᱭᱟ ᱥᱟᱨᱤᱨᱤᱠᱚ ᱢᱟᱱᱚᱥᱤᱠᱚ ᱵᱚᱣᱫᱷᱤᱠᱚ ᱟᱨ ᱟᱛᱢᱤᱠᱚ ᱵᱤᱠᱟᱥ ᱱᱚᱜᱼᱚ ᱱᱚᱣᱟ ᱯᱩᱱᱭᱟᱹ ᱡᱩᱫᱤ ᱟᱵᱚᱣᱟᱜ ᱦᱚᱲᱢᱚ ᱨᱮ ᱵᱤᱠᱟᱥᱚᱜᱼᱟ ᱵᱟᱝ ᱦᱟᱨᱟᱜᱼᱟ ᱮᱱᱠᱷᱟᱱ ᱫᱚ ᱥᱤᱠᱠᱷᱟ ᱵᱚ ᱧᱟᱢ ᱟᱠᱟᱫᱼᱟ ᱢᱮᱱᱛᱮ ᱢᱤᱫ ᱦᱚᱲ ᱚᱱᱟ ᱫᱚᱭ ᱟᱹᱭᱠᱟᱹᱣᱟ ᱟᱨ ᱚᱱᱟ ᱫᱚᱭ ᱵᱩᱡᱷᱟᱹᱣᱟ ᱥᱤᱠᱠᱷᱟ ᱫᱚ ᱥᱟᱢᱟᱡᱤᱠᱚ ᱟᱨ ᱥᱟᱨᱤᱨᱤᱠᱚ ᱵᱷᱟᱵᱮ ᱨᱮ ᱟᱵᱚᱣᱟᱜ ᱦᱚᱲᱢᱚ ᱨᱮ ᱥᱟᱦᱟᱥ ᱥᱚᱢᱵᱷᱚᱭ ᱟᱹᱜᱩᱭᱟ ᱢᱟᱱᱚᱛᱤ ᱠᱚ ᱟᱵᱚ ᱨᱮ ᱟᱵᱚ ᱵᱩᱫᱷᱤ ᱥᱚᱠᱛᱤ ᱥᱩᱵᱤᱪᱟᱨ ᱥᱩᱪᱤᱱᱛᱤᱛ ᱢᱚᱛᱟᱢᱚᱛ ᱟᱹᱜᱩ ᱠᱟᱛᱮ ᱩᱱᱤ ᱠᱟᱹᱢᱤᱭᱟᱭ ᱵᱚᱣᱫᱷᱤ ᱠᱚ ᱡᱚᱛᱚ ᱦᱚᱲ ᱯᱟᱲᱦᱟᱜ ᱟᱵᱚ ᱥᱤᱠᱷᱤᱛ ᱞᱮᱱ ᱠᱷᱟᱱ ᱵᱚ ᱟᱵᱚᱣᱟᱜ ᱢᱚᱱ ᱨᱮ ᱢᱤᱫᱴᱟᱝ ᱵᱚᱦᱚᱜ ᱨᱮ ᱱᱚᱣᱟ ᱱᱚᱣᱟ ᱪᱤᱱᱛᱟ ᱫᱷᱟᱨᱟ ᱦᱤᱡᱩᱜᱼᱟ ᱱᱚᱣᱟ ᱱᱚᱣᱟ ᱪᱤᱱᱛᱟ ᱫᱷᱟᱨᱟ ᱦᱮᱡ ᱞᱮᱱ ᱠᱷᱟᱱ ᱟᱵᱚ ᱚᱱᱟ ᱵᱟᱵᱚᱫ ᱛᱮ ᱠᱟᱹᱢᱤ ᱠᱟᱛᱮ ᱵᱚ ᱵᱟᱲᱟᱭᱟ ᱵᱟᱝᱟ ᱤᱧ ᱫᱚ ᱱᱚᱝᱠᱟᱧ ᱠᱟᱹᱢᱤᱭᱟ ᱦᱚᱲ ᱫᱚ ᱱᱚᱝᱠᱟ ᱠᱚ ᱠᱟᱹᱢᱤ ᱠᱟᱱᱟ ᱤᱧ ᱫᱚ ᱱᱚᱝᱠᱟᱧ ᱠᱟᱹᱢᱤ ᱞᱮᱠᱷᱟᱱ ᱚᱱᱟ ᱫᱚ ᱵᱮᱥ ᱜᱟᱱᱚᱜᱼᱟ ᱚᱱᱟ ᱡᱩᱫᱤ ᱡᱚᱛᱚ ᱦᱚᱲ ᱥᱤᱠᱷᱟ ᱵᱟᱵᱚ ᱧᱟᱢ ᱟᱠᱟᱫ ᱵᱚ ᱚᱱᱟ ᱡᱤᱱᱤᱥ ᱵᱟᱭ ᱜᱟᱱᱚᱜᱼᱟ ᱥᱤᱠᱷᱟ ᱵᱚ ᱧᱟᱢ ᱞᱮᱠᱷᱟᱱ ᱥᱤᱠᱷᱤᱛᱚᱜ ᱟᱵᱚ ᱥᱤᱠᱷᱤᱛ ᱵᱚ ᱠᱚᱨᱟᱣ ᱞᱮᱠᱷᱟᱱ